ᱱᱤᱭᱟᱹ ᱠᱟᱛᱷᱟ ᱜᱤᱧ ᱢᱮᱛᱟᱭᱟ ᱯᱟᱹᱜᱽᱞᱤ ᱠᱩᱲᱤ ᱡᱩᱫᱤ ᱟᱢ ᱯᱟᱹᱜᱽᱞᱤ ᱠᱩᱲᱤ ᱱᱤᱭᱟᱹ ᱵᱷᱤᱰᱤᱭᱳᱢ ᱧᱮᱞᱮᱫ ᱠᱟᱱ ᱠᱷᱟᱡ ᱢᱤᱫᱴᱮᱡ ᱠᱚᱲᱟ ᱰᱟᱭᱨᱮᱠᱴ ᱰᱤᱭᱮᱢ ᱠᱟᱛᱮ ᱢᱮᱛᱟᱣᱟᱫᱤᱧᱟ ᱡᱮ ᱟᱢᱟᱜ ᱥᱚᱢᱟᱡᱽ ᱨᱮᱱᱟᱜ ᱟᱭᱢᱟ ᱵᱩᱜᱤ ᱵᱟᱹᱲᱤᱡ ᱥᱮᱸᱫᱽᱨᱟ ᱥᱮᱸᱫᱽᱨᱟ ᱛᱮᱢ ᱨᱚᱲ ᱮᱫᱟ ᱛᱚ ᱯᱟᱹᱜᱽᱞᱤ ᱠᱩᱲᱤᱭᱟᱜ ᱵᱷᱩᱞ ᱠᱤ ᱵᱟᱢ ᱧᱮᱞ ᱧᱟᱢ ᱮᱫᱟ ᱠᱤᱪᱷᱩ ᱠᱷᱚᱱ ᱛᱷᱤᱨ ᱤᱧ ᱛᱟᱦᱮᱸ ᱠᱟᱱᱟ ᱟᱨ ᱢᱚᱱ ᱢᱚᱱ ᱛᱮᱧ ᱜᱩᱱᱟᱹᱱ ᱮᱱᱟ ᱡᱮ ᱦᱚᱲ ᱵᱷᱤᱰᱤᱭᱳ ᱛᱮᱭᱟᱨ ᱯᱚᱨ ᱠᱚᱢᱮᱱᱴ ᱵᱚᱠᱥ ᱨᱮᱠᱚ ᱮᱜᱮᱨ ᱦᱚᱴᱚ ᱠᱟᱜ ᱠᱟᱱᱟ ᱱᱤᱭᱟᱹ ᱢᱟ ᱵᱮᱜᱚᱨ ᱵᱷᱤᱰᱤᱭᱳ ᱛᱮᱜᱮ ᱯᱷᱨᱤ ᱛᱮ ᱮᱜᱮᱨ ᱫᱤᱧ ᱠᱟᱱᱟ ᱛᱚ ᱫᱤᱞᱟ ᱢᱮᱱ ᱴᱚᱯᱤᱠ ᱯᱟᱹᱜᱽᱞᱤ ᱠᱩᱲᱤ ᱱᱤᱭᱮ ᱯᱟᱹᱜᱽᱞᱤ ᱠᱩᱲᱤ ᱵᱟᱨᱮᱛᱮ ᱠᱤᱪᱷᱩ ᱨᱚᱲ ᱞᱟᱦᱟᱨᱮ ᱩᱱᱤᱭᱟᱜ ᱠᱤᱪᱷᱩ ᱵᱮᱥᱴ ᱯᱚᱭᱮᱱᱴ ᱥᱮᱸᱫᱽᱨᱟ ᱠᱟᱛᱮ ᱛᱟᱹᱨᱤᱯᱷ ᱠᱟᱭ ᱞᱟᱹᱜᱤᱫ ᱵᱚ ᱮᱥ ᱮᱱ ᱵᱤ ᱞᱟᱭᱤᱵᱷ ᱧᱩᱛᱩᱢ ᱛᱮ ᱢᱤᱫᱴᱮᱡ ᱪᱮᱱᱮᱞ ᱢᱮᱱᱟᱜᱼᱟ ᱡᱮ ᱪᱮᱱᱮᱞ ᱨᱮ ᱟᱵᱚ ᱥᱚᱢᱟᱡᱽ ᱨᱮᱱ ᱦᱚᱲ ᱠᱚ ᱟᱠᱚᱣᱟᱜ ᱱᱤᱡᱮᱭᱟᱜ ᱡᱮ ᱢᱚᱱᱛᱚᱵᱵᱚ ᱢᱮᱱᱟᱜᱼᱟ ᱚᱱᱟ ᱠᱚ ᱚᱱᱟ ᱪᱮᱱᱮᱞ ᱛᱷᱨᱩ ᱛᱮ ᱫᱤᱥᱚᱢ ᱫᱩᱱᱤᱭᱟᱹ ᱨᱮᱠᱚ ᱯᱟᱥᱱᱟᱣ ᱫᱟᱲᱮᱭᱟᱜᱼᱟ ᱡᱩᱫᱤ ᱚᱱᱟ ᱪᱮᱱᱮᱞ ᱨᱮᱵᱚᱱ ᱧᱮᱞ ᱞᱮᱠᱷᱟᱡ ᱱᱩᱭ ᱯᱟᱹᱜᱽᱞᱤ ᱠᱩᱲᱤ ᱚᱱᱟ ᱪᱮᱱᱮᱞ ᱨᱮ ᱤᱱᱟᱹᱜ ᱵᱷᱚᱭᱮᱥ ᱠᱚᱣᱟᱞᱤᱴᱤ ᱟᱨ ᱮᱴᱤᱴᱤᱭᱩᱰ ᱥᱚᱦᱚᱠᱟᱨ ᱛᱮᱭ ᱨᱚᱲ ᱠᱟᱫᱟ ᱡᱮ ᱱᱤᱭᱟᱹ ᱢᱤᱫᱴᱮᱡ ᱛᱟᱹᱨᱤᱯ ᱨᱮᱱᱟᱜ ᱵᱤᱥᱚᱭ ᱱᱤᱭᱟᱹ ᱞᱟᱹᱜᱤᱫ ᱜᱮ ᱦᱩᱭᱩᱜ ᱠᱟᱱᱟ ᱡᱮ ᱩᱱᱤ ᱞᱮᱠᱟᱱ ᱮᱴᱤᱴᱤᱭᱩᱰ ᱥᱚᱦᱚᱠᱟᱨᱮ ᱱᱤᱛ ᱫᱷᱟᱹᱵᱤᱡ ᱚᱱᱟ ᱪᱮᱱᱮᱞ ᱨᱮ ᱚᱠᱚᱭ ᱦᱚᱸ ᱵᱟᱠᱚ ᱨᱚᱲ ᱫᱟᱲᱮᱣ ᱠᱟᱫᱟ ᱛᱚ ᱯᱟᱹᱜᱽᱞᱤ ᱠᱩᱲᱤ ᱱᱤᱭᱟᱹ ᱪᱮᱫ ᱪᱮᱫ ᱠᱟᱛᱷᱟ ᱥᱚᱢᱟᱡᱽ ᱨᱮ ᱨᱟᱠᱟᱵᱚᱜ ᱠᱟᱱᱟ ᱯᱟᱹᱜᱽᱞᱤ ᱠᱩᱲᱤ ᱟᱡ ᱢᱤᱫᱴᱮᱡ ᱱᱤᱡᱮ ᱠᱩᱲᱤ ᱦᱩᱭ ᱠᱟᱛᱮ ᱚᱠᱟ ᱞᱮᱠᱟ ᱦᱤᱥᱟᱹᱵ ᱛᱮ ᱥᱚᱢᱟᱡᱽ ᱨᱮ ᱱᱤᱭᱩᱰ ᱞᱮᱝᱜᱩᱭᱮᱡᱽ ᱮ ᱵᱮᱵᱚᱦᱟᱨᱫᱟ ᱱᱤᱭᱟᱹ ᱱᱤᱭᱮ ᱠᱤᱱᱛᱩ ᱥᱚᱢᱟᱡᱽ ᱨᱮᱱᱟᱜ ᱟᱭᱢᱟ ᱯᱨᱚᱥᱱᱚ ᱠᱚ ᱨᱟᱠᱟᱵᱫᱟ

ᱠᱟᱨᱚᱱ ᱢᱤᱫᱴᱮᱡ ᱠᱟᱛᱷᱟ ᱵᱚᱱ ᱧᱮᱞᱟ ᱡᱮ ᱟᱵᱚ ᱫᱤᱥᱚᱢ ᱨᱮᱱ ᱦᱚᱲ ᱜᱮ ᱥᱳᱥᱟᱞ ᱢᱤᱰᱤᱭᱟ ᱟᱭᱢᱟ ᱨᱮ ᱡᱩᱫᱤ ᱵᱚᱱ ᱧᱮᱞ ᱞᱮᱠᱷᱟᱡ ᱢᱤᱫᱴᱮᱡ ᱜᱚᱜᱚ ᱦᱚᱲᱟᱜ ᱢᱮᱥᱮᱡᱽ ᱵᱚᱠᱥ ᱨᱮ ᱠᱤᱢᱵᱟ ᱢᱤᱫᱴᱮᱡ ᱠᱩᱲᱤᱭᱟᱜ ᱠᱚᱢᱮᱱᱴ ᱵᱚᱠᱥ ᱨᱮ ᱡᱩᱫᱤ ᱵᱚᱱ ᱧᱮᱞ ᱞᱮᱠᱷᱟᱡ ᱡᱮ ᱚᱸᱰᱮ ᱮᱢᱚᱱ ᱮᱢᱚᱱ ᱵᱷᱟᱥᱟ ᱯᱨᱚᱭᱳᱜᱽ ᱠᱟᱛᱮ ᱮᱜᱮᱨ ᱦᱩᱭ ᱠᱟᱱᱟ ᱠᱚᱢᱮᱱᱴ ᱦᱩᱭ ᱠᱟᱱᱟ ᱟᱨ ᱤᱱᱟᱹᱜ ᱠᱤᱪᱷᱩ ᱠᱚᱢᱮᱱᱴ ᱯᱚᱨ ᱦᱚᱸ ᱠᱤ ᱟᱵᱚ ᱵᱚᱱ ᱞᱟᱹᱭᱟ ᱡᱮ ᱥᱳᱥᱟᱞ ᱢᱤᱰᱤᱭᱟ ᱨᱮ ᱠᱩᱲᱤ ᱵᱤᱜᱽᱲᱟᱹᱜ ᱯᱤᱪᱷᱚᱱ ᱨᱮ ᱥᱩᱫᱷᱩ ᱠᱩᱲᱤ ᱜᱮ ᱫᱳᱥ ᱢᱮᱱᱟᱜ ᱠᱚᱣᱟ ᱚᱨᱛᱷᱟᱛ ᱱᱚᱸᱰᱮ ᱠᱚᱢᱮᱱᱴ ᱵᱚᱠᱥ ᱨᱮ ᱫᱟᱜ ᱯᱮ ᱫᱩᱞ ᱦᱚᱴᱚ ᱠᱟᱜ ᱠᱟᱱᱟ ᱟᱨ ᱚᱱᱟ ᱡᱟᱣᱨᱟ ᱫᱟᱜ ᱨᱮᱜᱮ ᱡᱩᱫᱤ ᱥᱤᱠᱬᱤᱡ ᱠᱚ ᱡᱟᱱᱟᱢ ᱞᱮᱱᱠᱷᱟᱱ ᱠᱩᱲᱤᱭᱟᱜ ᱜᱮ ᱫᱳᱥ ᱮᱠᱡᱟᱢᱯᱮᱞ ᱢᱤᱫᱴᱮᱱ ᱥᱤᱠᱬᱤᱡ ᱡᱚᱠᱷᱚᱱᱮ ᱵᱤᱞᱤᱭᱟ ᱩᱱ ᱡᱚᱠᱷᱚᱱ ᱩᱱᱤ ᱪᱮᱫ ᱮ ᱥᱮᱸᱫᱽᱨᱟᱭᱟ ᱫᱟᱜ ᱮ ᱥᱮᱸᱫᱽᱨᱟᱭᱟ ᱚᱠᱟᱨᱮ ᱡᱟᱣᱨᱟ ᱫᱟᱜ ᱢᱮᱱᱟᱜᱼᱟ ᱠᱤᱱᱛᱩ ᱡᱟᱣᱨᱟ ᱫᱟᱜ ᱡᱩᱫᱤ ᱵᱟᱭ ᱧᱟᱢ ᱞᱮᱠᱷᱟᱱ ᱩᱱᱤ ᱚᱠᱟᱨᱮᱭ ᱪᱟᱞᱟᱜᱼᱟ ᱯᱩᱠᱷᱨᱤᱭ ᱪᱟᱞᱟᱜᱼᱟ ᱟᱨ ᱯᱩᱠᱷᱨᱤ ᱨᱮ ᱡᱚᱠᱷᱚᱱᱮ ᱵᱤᱞᱤ ᱦᱚᱴᱚ ᱠᱟᱜᱼᱟᱭ ᱩᱱ ᱡᱚᱠᱷᱚᱱ ᱦᱟᱹᱠᱩ ᱚᱱᱟ ᱵᱤᱞᱤ ᱠᱚ ᱡᱚᱢ ᱜᱚᱫ ᱠᱟᱜᱼᱟ ᱟᱨ ᱚᱱᱠᱟ ᱠᱟᱛᱮᱫ ᱜᱮ ᱥᱤᱠᱬᱤᱡ ᱟᱜ ᱥᱚᱝᱠᱷᱟ ᱠᱤᱱᱛᱩ ᱞᱤᱢᱤᱴ ᱦᱤᱥᱟᱹᱵ ᱛᱮ ᱵᱚᱡᱟᱭ ᱛᱟᱦᱮᱱᱟ ᱛᱚ ᱱᱚᱝᱠᱟ ᱠᱟᱛᱮ ᱜᱮ ᱧᱮᱞᱚᱜ ᱠᱟᱱᱟ ᱛᱤᱱ ᱡᱚᱠᱷᱚᱡ ᱠᱚᱢᱮᱱᱴ ᱵᱚᱠᱥ ᱛᱷᱨᱩ ᱛᱮ ᱛᱤᱱ ᱡᱚᱠᱷᱚᱡ ᱛᱚ ᱨᱤᱯᱞᱟᱭ ᱵᱷᱤᱰᱭᱳ ᱛᱷᱨᱩ ᱛᱮ ᱚᱱᱠᱟ ᱫᱟᱜ ᱠᱤᱱᱛᱩ ᱵᱚᱱ ᱡᱟᱣᱨᱟᱭᱮᱫᱟ ᱡᱟᱨ ᱯᱷᱚᱞᱮ ᱠᱩᱲᱤ ᱠᱚᱠᱚ ᱟᱹᱣᱞᱟᱹᱜ ᱠᱟᱱᱟ ᱛᱚ ᱯᱟᱹᱜᱽᱞᱤ ᱠᱩᱲᱤ ᱵᱮᱯᱟᱨ ᱛᱮ ᱠᱤᱪᱷᱩ ᱞᱟᱹᱭ ᱞᱟᱦᱟ ᱨᱮ ᱯᱟᱹᱜᱽᱞᱤ ᱠᱩᱲᱤᱭᱟᱜ ᱧᱩᱛᱩᱢ ᱛᱮ ᱡᱟᱦᱟᱸᱭ ᱯᱮ ᱨᱩᱢᱩᱜ ᱠᱟᱱᱟ ᱩᱱᱠᱩ ᱯᱨᱚᱛᱷᱚᱢ ᱜᱤᱧ ᱢᱮᱛᱟᱣ ᱯᱮᱭᱟ ᱡᱮ ᱟᱯᱮ ᱱᱤᱡᱮ ᱯᱨᱚᱛᱷᱚᱢ

ᱛᱚ ᱱᱤᱭᱟᱹ ᱠᱟᱛᱷᱟ ᱜᱤᱧ ᱢᱮᱛᱟ ᱯᱮᱭᱟ ᱡᱟᱦᱟᱸᱭ ᱦᱚᱲ ᱯᱟᱹᱜᱽᱞᱤ ᱠᱩᱲᱤᱭᱟᱜ ᱧᱩᱛᱩᱢ ᱛᱮᱜᱮ ᱯᱮ ᱨᱩᱢᱩᱜ ᱠᱟᱱᱟ ᱯᱞᱤᱡᱽ ᱨᱩᱢ ᱛᱷᱤᱨ ᱛᱟᱯᱮ ᱛᱚ ᱵᱷᱤᱰᱤᱭᱳ ᱢᱩᱪᱟᱹᱫ ᱨᱮ ᱱᱤᱭᱟᱹ ᱠᱟᱛᱷᱟ ᱜᱤᱧ ᱢᱮᱱᱟ ᱡᱩᱫᱤ ᱯᱟᱹᱜᱽᱞᱤ ᱠᱩᱲᱤ ᱱᱤᱭᱟᱹ ᱵᱷᱤᱰᱤᱭᱳ ᱧᱮᱞᱮᱫ ᱠᱟᱱ ᱠᱷᱟᱡ ᱟᱢ ᱥᱟᱱᱛᱟᱲ ᱥᱚᱢᱟᱡᱽ ᱨᱮᱱ ᱠᱩᱲᱤ ᱞᱟᱹᱜᱤᱫ ᱤᱠᱩᱣᱟᱞᱤᱴᱤᱢ ᱠᱷᱚᱡᱽ ᱮᱫᱟ ᱱᱤᱭᱟᱹ ᱠᱚ ᱱᱤᱭᱮ ᱵᱟᱨᱮ ᱱᱤᱭᱟᱹ ᱠᱚ ᱵᱟᱨᱮᱛᱮᱢ ᱨᱚᱲ ᱮᱫᱟ ᱟᱹᱰᱤ ᱢᱚᱡᱽ ᱠᱟᱛᱷᱟ ᱠᱟᱱᱟ ᱠᱤᱱᱛᱩ ᱱᱤᱭᱟᱹ ᱠᱟᱛᱷᱟ ᱦᱤᱲᱤᱧ ᱞᱮᱠᱷᱟᱡ ᱫᱚ ᱵᱟᱝ ᱦᱩᱭᱩᱜᱼᱟ ᱡᱮ ᱟᱵᱚ ᱫᱚ ᱢᱤᱫ ᱥᱟᱱᱛᱟᱲ ᱥᱚᱢᱟᱡᱽ ᱨᱮᱱ ᱦᱚᱲ ᱠᱟᱱᱟ ᱵᱚᱱ ᱟᱨ ᱟᱵᱚᱣᱟᱜ ᱱᱤᱭᱟᱹ ᱥᱚᱢᱟᱡᱽ ᱨᱮ ᱫᱟᱭᱟ ᱫᱩᱞᱟᱹᱲ ᱠᱷᱟᱹᱛᱤᱨ ᱥᱚᱨᱚᱞ ᱯᱨᱚᱠᱨᱤᱛᱤ ᱡᱮ ᱵᱷᱟᱵᱽ ᱢᱮᱱᱟᱜᱼᱟ ᱚᱱᱟ ᱞᱟᱹᱜᱤᱫ ᱫᱤᱥᱚᱢ ᱥᱚᱢᱟᱡᱽ ᱨᱮ ᱠᱤᱱᱛᱩ ᱟᱵᱚᱣᱟᱜ ᱢᱤᱫᱴᱮᱱ ᱡᱩᱫᱟᱹᱱ ᱯᱚᱨᱤᱪᱚᱭ ᱢᱮᱱᱟᱜᱼᱟ ᱟᱨ ᱥᱮ ᱡᱟᱭᱜᱟ ᱦᱩᱭ ᱠᱟᱛᱮ ᱟᱢ ᱥᱟᱱᱛᱟᱲ ᱥᱚᱢᱟᱡᱽ ᱨᱮᱱ ᱠᱩᱲᱤ ᱞᱟᱹᱜᱤᱫ ᱟᱢ ᱮᱜᱮᱨ ᱨᱮᱱᱟᱜ ᱤᱠᱩᱣᱟᱞᱤᱴᱤᱢ ᱠᱷᱚᱡᱽ ᱮᱫᱟ ᱱᱤᱭᱟᱹ ᱫᱚ ᱚᱠᱟ ᱦᱤᱥᱟᱹᱵ ᱦᱩᱭᱩᱜ ᱠᱟᱱᱟ ᱠᱚᱲᱟ ᱠᱚ ᱱᱟ ᱦᱚᱭ ᱧᱩ ᱵᱩᱞ ᱠᱟᱛᱮ ᱮᱜᱮᱨ ᱮᱫᱟᱠᱚ ᱩᱞᱴᱟᱹ ᱯᱟᱞᱴᱟ ᱚᱱᱟ ᱫᱚ ᱴᱷᱤᱠ ᱜᱮᱭᱟ ᱠᱤᱱᱛᱩ ᱠᱩᱲᱤ ᱟᱯᱮ ᱡᱮᱴᱟ ᱵᱮᱜᱚᱨ ᱧᱩ ᱛᱮ ᱡᱩᱫᱤ ᱥᱚᱢᱟᱡᱽ ᱞᱟᱹᱜᱤᱫ ᱠᱩᱲᱤ ᱠᱷᱟᱹᱛᱤᱨ ᱟᱢ ᱮᱜᱮᱨ ᱨᱮᱱᱟᱜ ᱥᱟᱫᱷᱤᱱᱚᱛᱟᱢ ᱠᱷᱚᱡᱽ ᱠᱷᱟᱡ ᱛᱟᱦᱚᱞᱮ ᱟᱵᱚᱣᱟᱜ ᱥᱟᱶᱛᱟ ᱥᱚᱢᱟᱡᱽ ᱨᱮᱱ ᱡᱮ ᱠᱩᱲᱤ ᱠᱚ ᱢᱮᱱᱟᱜ ᱠᱚᱣᱟ ᱜᱚᱜᱚ ᱦᱚᱲ ᱠᱚ ᱢᱮᱱᱟᱜ ᱠᱚᱣᱟ ᱩᱱᱠᱩ ᱨᱮᱱ ᱢᱚᱫᱽᱫᱷᱮ ᱟᱨ ᱟᱫᱟᱨᱥ ᱠᱟᱥᱴ ᱠᱩᱲᱤ ᱢᱚᱫᱽᱫᱷᱮ ᱛᱚᱯᱷᱟᱛ ᱪᱮᱫ ᱛᱟᱦᱮᱸ ᱛᱟᱭ ᱮᱡ ᱮ ᱠᱚᱱᱴᱮᱱᱴ ᱠᱨᱤᱭᱮᱴᱟᱨ ᱦᱤᱥᱟᱹᱵ ᱛᱮ ᱱᱤᱭᱟᱹ ᱜᱤᱧ ᱢᱮᱛᱟᱢᱟ ᱡᱮ ᱟᱢ ᱠᱩᱲᱤ ᱞᱟᱹᱜᱤᱫ ᱠᱩᱲᱤᱭᱟᱜ ᱤᱠᱩᱣᱟᱞᱤᱴᱤ ᱞᱟᱹᱜᱤᱫ ᱠᱩᱲᱤᱭᱟᱜ ᱥᱟᱫᱷᱤᱱᱚᱛᱟ ᱠᱩᱲᱤᱭᱟᱜ ᱚᱫᱷᱤᱠᱟᱨ ᱵᱮᱯᱟᱨ ᱛᱮ ᱨᱚᱲ ᱢᱮ ᱠᱤᱱᱛᱩ ᱮᱢᱚᱱ ᱵᱷᱟᱵᱮ ᱨᱚᱲ ᱢᱮ ᱡᱮ ᱥᱚᱢᱟᱡᱽ ᱨᱮᱱ ᱠᱚᱲᱟ ᱡᱩᱫᱤ ᱯᱨᱚᱛᱤᱴᱤ ᱠᱚᱲᱟ ᱡᱩᱫᱤ ᱟᱢᱟᱜ ᱵᱤᱨᱩᱫᱽᱫᱷᱮ ᱦᱚᱸᱠᱚ ᱪᱟᱞᱟᱜ ᱠᱷᱟᱱ ᱟᱢᱟᱜ ᱠᱷᱤᱞᱟᱯ ᱨᱮᱦᱚᱸ ᱠᱚ ᱪᱟᱞᱟᱜ ᱠᱷᱟᱱ ᱠᱤᱱᱛᱩ ᱥᱚᱢᱟᱡᱽ ᱨᱮᱱ ᱡᱟ ᱠᱩᱲᱤ ᱢᱮᱱᱟᱜ ᱠᱚᱣᱟ ᱩᱱᱠᱩ ᱡᱟᱛᱮ ᱟᱢᱟᱜ ᱥᱟᱯᱳᱨᱴ ᱨᱮᱜᱮ ᱠᱚ ᱛᱟᱦᱮᱱ ᱚᱱᱠᱟ ᱵᱷᱟᱵᱮ ᱨᱚᱲ ᱢᱮ ᱚᱱᱠᱟᱱ ᱵᱷᱟᱵᱮ ᱯᱨᱚᱛᱤᱨᱳᱫᱷ ᱩᱫᱩᱜᱽ ᱢᱮ